ᱡᱚᱦᱟᱨ ᱜᱮ ᱥᱟᱱᱟᱢ ᱤᱭᱩᱴᱩᱵᱽ ᱧᱮᱞᱮ ᱵᱚᱭᱦᱟ ᱢᱤᱥᱤ ᱠᱚᱜᱮ ᱤᱧ ᱟᱹᱱᱤᱞ ᱢᱟᱨᱰᱤ ᱮᱛᱟᱝ ᱫᱚ ᱟᱯᱮ ᱟᱵᱚ ᱫᱤᱥᱚᱢ ᱠᱟᱛᱷᱟ ᱤᱭᱩᱴᱩᱵᱽ ᱪᱮᱱᱮᱞ ᱨᱮ ᱛᱚ ᱜᱟᱛᱮ ᱠᱚ ᱟᱵᱚ ᱵᱷᱟᱨᱚᱛ ᱫᱤᱥᱚᱢ ᱨᱮ ᱟᱵᱚᱣᱟᱜ ᱯᱚᱨᱚᱵᱽ ᱯᱩᱱᱟᱹᱭ ᱥᱟᱞᱟᱜ ᱱᱟᱣᱟ ᱱᱟᱣᱟ ᱯᱨᱳᱜᱨᱟᱢ ᱠᱚ ᱥᱮᱞᱮᱫ ᱮᱫᱟ ᱱᱚᱣᱟ ᱫᱚ ᱟᱹᱰᱤ ᱪᱤᱱᱛᱟᱹ ᱨᱮᱭᱟᱜ ᱵᱤᱥᱚᱭ ᱠᱟᱱᱟ ᱡᱟᱦᱟᱸ ᱟᱛᱳ ᱨᱮᱜᱮ ᱵᱤᱦᱟᱨ ᱨᱮ ᱠᱟᱨᱟᱢ ᱦᱩᱭᱱᱟ ᱛᱚ ᱥᱟᱶᱛᱮ ᱱᱟᱭᱤᱴ ᱫᱷᱟᱢᱟᱠᱟ ᱠᱚ ᱡᱚᱲᱟᱣ ᱠᱮᱫᱟ ᱛᱚ ᱱᱚᱣᱟ ᱫᱚ ᱢᱤᱫᱴᱟᱝ ᱯᱨᱟᱢᱯᱨᱟ ᱞᱮᱠᱟ ᱜᱮ ᱛᱟᱦᱮᱱᱟ ᱱᱟᱦᱟᱜ ᱯᱨᱟᱢᱯᱨᱟ ᱞᱮᱠᱟ ᱜᱮ ᱛᱟᱦᱮᱱᱟ ᱱᱟᱦᱟᱜ ᱦᱤᱡᱩᱜ ᱠᱟᱱ ᱡᱩᱜᱽ ᱨᱮ ᱜᱤᱫᱽᱨᱟᱹ ᱠᱚᱦᱚᱸ ᱯᱤᱫᱽᱨᱟᱹ ᱠᱚᱦᱚᱸ ᱡᱚᱛᱚ ᱠᱚ ᱪᱮᱫ ᱠᱟᱜᱼᱟ ᱱᱟᱦᱟᱜ ᱡᱟᱦᱟᱸ ᱛᱤᱥ ᱠᱚ ᱠᱟᱨᱟᱢᱟ ᱥᱚᱦᱨᱟᱭᱟ ᱥᱮ ᱡᱟᱦᱟᱱᱟᱜ ᱜᱮ ᱟᱵᱚᱣᱟᱜ ᱯᱚᱨᱚᱵᱽ ᱯᱩᱱᱟᱹᱭ ᱢᱮᱱᱟᱜᱼᱟ ᱚᱱᱟ ᱥᱟᱞᱟᱜ ᱱᱟᱦᱟᱜ ᱱᱟᱭᱤᱴ ᱫᱷᱟᱢᱟᱠᱟ ᱠᱚ ᱡᱚᱲᱟᱣᱟ ᱡᱚᱲᱟᱣ ᱮᱱᱟ ᱟᱨ ᱛᱟᱦᱮᱱᱟ ᱛᱮᱦᱮᱧ ᱧᱮᱞ ᱯᱮ ᱟᱞᱮ ᱵᱤᱦᱟᱨ ᱯᱚᱱᱚᱛ ᱨᱮᱜᱮ ᱛᱤᱥ ᱨᱮ ᱪᱷᱟᱹᱛᱤᱠ ᱠᱚᱣᱟᱜ ᱠᱟᱹᱞᱤ ᱵᱚᱸᱜᱟ ᱛᱟᱵ ᱮᱱᱟ ᱢᱮᱱᱠᱷᱟᱡ ᱟᱹᱭᱩᱵ ᱛᱮᱦᱮᱧ ᱪᱟᱞᱟᱣ ᱧᱤᱫᱟᱹ ᱦᱟᱹᱵᱤᱡ ᱢᱮᱞᱟ ᱛᱟᱦᱮᱸ ᱞᱮᱱᱟ ᱡᱟᱦᱟᱸ ᱫᱚ ᱠᱟᱴᱷᱤᱭᱟᱨ ᱡᱮᱞᱟ ᱨᱮ ᱵᱩᱡᱷᱟᱹᱣ ᱫᱟᱲᱮᱭᱟᱜ ᱟᱵᱚᱱ ᱛᱤᱱᱟᱹᱜ ᱫᱩᱠ ᱨᱮᱭᱟᱜ ᱵᱤᱥᱚᱭ ᱠᱟᱱᱟ ᱛᱤᱥ ᱨᱮ ᱵᱚᱸᱜᱟ ᱪᱟᱵᱟᱭᱮᱱᱟ ᱛᱤᱥ ᱨᱮᱠᱚ ᱢᱮᱞᱟ ᱠᱮᱫᱟ ᱩᱱᱠᱩ ᱟᱨ ᱟᱹᱫᱤᱵᱟᱹᱥᱤ ᱥᱟᱱᱛᱷᱟᱞ ᱱᱟᱭᱤᱴ ᱫᱷᱟᱢᱟᱠᱟ ᱱᱟᱭᱤᱴ ᱫᱷᱟᱢᱟᱠᱟ ᱠᱚ ᱫᱚᱦᱚ ᱞᱮᱫᱟ ᱟᱨ ᱛᱮᱦᱮᱧ ᱧᱤᱫᱟᱹ ᱩᱛᱟᱹᱨ ᱚᱸᱰᱮᱱᱟᱜ ᱯᱨᱳᱜᱨᱟᱢ ᱪᱟᱵᱟᱭᱮᱱᱟ ᱛᱚ ᱵᱩᱡᱷᱟᱹᱣ ᱫᱟᱲᱮᱭᱟᱜ ᱠᱟᱱᱟ ᱵᱚᱱ ᱚᱱᱟ ᱤᱱᱛᱤᱡᱟᱨ ᱨᱮ ᱛᱤᱱᱟᱹᱜ ᱛᱤᱱᱟᱹᱜ ᱠᱩᱲᱤ ᱠᱚᱲᱟ ᱪᱟᱞᱟᱣ ᱮᱱᱟᱠᱚ ᱢᱮᱞᱟ ᱧᱮᱞ ᱢᱮᱱᱠᱷᱟᱱ ᱟᱵᱚ ᱛᱟᱬᱟᱜ ᱨᱮ ᱟᱵᱚᱣᱟᱜ ᱯᱚᱭᱥᱟ ᱛᱟᱺᱜᱤ ᱨᱮ ᱪᱷᱟᱹᱛᱤᱠ ᱠᱚ ᱦᱩᱥᱭᱟᱹᱨ ᱠᱚ ᱞᱟᱹᱰᱩ ᱢᱤᱴᱷᱟᱹᱭ ᱟᱭᱢᱟ ᱞᱮᱠᱟᱱᱟᱜ ᱫᱚᱠᱟᱱ ᱪᱩᱲᱤ ᱞᱤᱯᱤᱥᱴᱤᱠ ᱟᱭᱢᱟ ᱞᱮᱠᱟᱱᱟᱜ ᱩᱱᱠᱩ ᱫᱚ ᱟᱵᱚᱣᱟᱜ ᱯᱚᱭᱥᱟ ᱛᱟᱺᱜᱤ ᱨᱮᱠᱚ ᱛᱟᱦᱮᱸ ᱠᱟᱱᱟ ᱧᱮᱞ ᱠᱚ ᱩᱱᱠᱩᱣᱟᱜ ᱦᱩᱥᱭᱟᱹᱨ ᱟᱨ ᱧᱮᱞ ᱯᱮ ᱟᱵᱚᱣᱟᱜ ᱵᱚᱠᱟᱯᱚᱱ ᱛᱚ ᱪᱤᱠᱟ ᱛᱮ ᱵᱟᱵᱚ ᱛᱟᱭᱚᱢᱚᱜᱼᱟ ᱛᱮᱦᱮᱧ ᱟᱵᱚ ᱡᱟᱦᱟᱸ ᱛᱤᱱᱟᱹᱜ ᱠᱚ ᱱᱟᱭᱤᱴ ᱫᱷᱟᱢᱟᱠᱟ ᱠᱚ ᱦᱩᱭᱩᱜ ᱠᱟᱱ ᱵᱤᱡᱚᱨ ᱠᱚ ᱥᱟᱯᱚᱨᱴᱟᱜ ᱠᱟᱱᱟ ᱛᱮᱦᱮᱧ ᱡᱩᱫᱤ ᱟᱵᱚ ᱫᱷᱟᱨᱱᱟ ᱯᱨᱚᱫᱚᱨᱥᱚᱱ ᱟᱵᱚᱣᱟᱜ ᱦᱚᱸᱠ ᱚᱫᱷᱤᱠᱟᱨ ᱞᱟᱹᱜᱤᱫ ᱵᱚ ᱨᱚᱲ ᱠᱷᱟᱡ ᱟᱰᱮᱴ ᱵᱚ ᱵᱮᱱᱟᱣ ᱠᱷᱟᱡ ᱚᱸᱰᱮ ᱟᱯᱮ ᱵᱟᱠᱚ ᱥᱮᱴᱮᱨᱚᱜᱼᱟ ᱢᱮᱱᱠᱷᱟᱡ ᱡᱟᱦᱟᱸ ᱠᱚᱱᱟ ᱨᱮᱜᱮ ᱡᱟᱦᱟᱸ ᱫᱤᱥᱚᱢ ᱨᱮᱜᱮ ᱡᱟᱦᱟᱸ ᱞᱮᱠᱟᱱ ᱥᱛᱷᱤᱛᱤ ᱨᱮᱜᱮ ᱟᱢ ᱱᱟᱭᱤᱴ ᱫᱷᱟᱢᱟᱠᱟ ᱫᱚᱦᱚᱭ ᱢᱮ ᱛᱚᱵᱮ ᱚᱸᱰᱮ ᱧᱮᱞ ᱠᱚᱢ ᱦᱚᱲ ᱯᱟᱹᱴᱩᱵ ᱠᱟᱛᱮᱫ ᱨᱟᱹᱯᱩᱫ ᱠᱟᱛᱮᱫ ᱜᱟᱹᱰᱤ ᱜᱷᱚᱲᱟ ᱛᱮ ᱯᱟᱹᱣᱨᱟᱹ ᱠᱚ ᱮᱴᱮᱱᱰᱟ ᱛᱚ ᱱᱚᱝᱠᱟ ᱛᱮ ᱟᱵᱚᱣᱟᱜ ᱥᱚᱢᱟᱡᱽ ᱫᱚ ᱱᱟᱦᱟᱜ ᱵᱟᱧᱪᱟᱣ ᱫᱚ ᱵᱟᱝ ᱵᱟᱧᱪᱟᱜᱼᱟ ᱢᱮᱱᱠᱷᱟᱡ ᱡᱟᱹᱨᱩᱲ ᱪᱟᱵᱟᱜᱼᱟ ᱛᱚ ᱦᱚᱸᱜᱼᱚ ᱱᱟ ᱠᱚ ᱴᱚᱯᱤᱠ ᱛᱟᱦᱮᱸ ᱠᱟᱱᱟ ᱛᱮᱦᱮᱧ ᱥᱮᱛᱟᱜ ᱟᱜ ᱫᱚ ᱟᱫᱚ ᱪᱮᱫ ᱞᱮᱠᱟ ᱯᱮ ᱟᱹᱭᱠᱟᱹᱣᱟ ᱦᱟᱸᱜ ᱚᱱᱟ ᱫᱚ ᱠᱚᱢᱮᱱᱴ ᱛᱟᱞᱟ ᱛᱮ ᱞᱟᱹᱭ ᱯᱮ ᱥᱮᱛᱟᱜ ᱥᱮᱛᱟᱜ ᱵᱤᱫᱟᱹ ᱠᱟᱱᱟ ᱟᱫᱚ ᱢᱟ ᱡᱚᱛᱚ ᱠᱚᱜᱮ ᱡᱚᱦᱟᱨ